ᱴᱩᱴᱮ ᱠᱟᱛᱮ ᱞᱮ ᱪᱟᱞᱟᱜᱼᱟ ᱰᱟᱦᱟᱨ ᱨᱮᱭᱟᱜ ᱵᱷᱤᱭᱩᱥ ᱠᱚ ᱧᱮᱞ ᱦᱚᱪᱚ ᱵᱚᱱᱟ ᱠᱟᱨᱚᱱ ᱱᱚᱛᱮᱱᱟᱜ ᱵᱷᱤᱭᱩᱥ ᱫᱚ ᱟᱹᱰᱤ ᱛᱟᱜᱽᱲᱟ ᱜᱮᱭᱟ ᱩᱱᱟᱹᱜ ᱫᱚ ᱟᱹᱭᱩᱵ ᱥᱚᱢᱚᱭ ᱡᱟᱹᱯᱤᱫ ᱦᱩᱭᱱᱟ ᱚᱱᱟᱛᱮ ᱟᱹᱰᱤ ᱢᱚᱡᱽ ᱛᱮᱫᱚ ᱵᱟᱝ ᱧᱮᱞ ᱠᱟᱱᱟ ᱵᱟᱭ ᱦᱩᱭᱩᱜᱼᱟ ᱛᱚ ᱴᱷᱤᱠ ᱜᱮᱭᱟ ᱨᱩᱢ ᱫᱚ ᱱᱚᱣᱟ ᱛᱟᱦᱮᱸ ᱠᱟᱱ ᱛᱟᱞᱮᱭᱟ ᱫᱟᱭᱟ ᱜᱮ ᱵᱷᱟᱹᱜᱤ ᱴᱚ ᱟᱢ ᱞᱮ ᱟᱹᱭᱠᱟᱹᱣᱫᱟ ᱛᱚ ᱪᱮᱫ ᱮᱢ ᱢᱮᱱᱟ ᱛᱚ ᱛᱚ ᱚᱸᱰᱮ ᱠᱮᱨᱟᱢ ᱞᱮ ᱠᱷᱮᱞ ᱵᱟᱲᱟᱭᱮᱫ ᱠᱟᱱ ᱛᱟᱦᱮᱱᱟ

ᱜᱳᱦᱟᱴᱤ ᱨᱮ ᱟᱹᱰᱤ ᱜᱷᱟᱹᱲᱤᱡ ᱢᱮᱱᱟᱜ ᱞᱮᱭᱟ ᱟᱨ ᱜᱳᱦᱟᱴᱤ ᱨᱮᱵᱚᱱ ᱜᱟᱯᱟᱞ ᱢᱟᱨᱟᱣᱟ ᱟᱨ ᱧᱮᱞ ᱦᱚᱪᱚ ᱵᱚᱱᱟ ᱥᱮ ᱧᱟᱯᱟᱢ ᱦᱚᱪᱚ ᱵᱚᱱᱟᱭ ᱦᱟᱸᱜ ᱡᱚᱛᱚ ᱠᱚ ᱛᱩᱞᱩᱡ ᱛᱤᱱᱟᱹᱜ ᱴᱤᱢ ᱢᱮᱢᱵᱟᱨ ᱞᱮ ᱦᱮᱡ ᱞᱮᱱᱟ ᱡᱚᱛᱚ ᱠᱚ ᱛᱩᱞᱩᱡ ᱟᱨ ᱢᱤᱢᱤᱫ ᱫᱚᱢ ᱫᱚ ᱩᱯᱨᱩᱢ ᱧᱟᱯᱟᱢ ᱥᱮ ᱩᱯᱨᱩᱢ ᱠᱚᱵᱚᱱ ᱧᱮᱞ ᱛᱟᱠᱚᱣᱟ ᱦᱟᱸᱜ ᱚᱠᱚᱭ ᱠᱚ ᱱᱚᱰᱮ ᱥᱮᱴᱮᱨ ᱛᱳ ᱜᱟᱭᱤᱥ ᱱᱚᱛᱮ ᱨᱮ ᱛᱷᱚᱲᱟ ᱜᱟᱱ ᱢᱮᱜᱷᱟᱞᱚᱭ ᱨᱮ ᱢᱤᱫᱴᱮᱱ ᱵᱟᱡᱟᱨ ᱞᱮ ᱤᱭᱟᱹ ᱠᱟᱱᱟ ᱚᱱᱟ ᱵᱟᱡᱟᱨ ᱨᱮᱭᱟᱜ ᱧᱩᱛᱩᱢ ᱫᱚ ᱪᱮᱫ ᱠᱟᱱ ᱪᱚᱝ ᱠᱟᱹᱴᱤᱡ ᱢᱟᱹᱴᱤᱡ ᱵᱟᱡᱟᱨ ᱠᱟᱱᱟ ᱵᱮᱥ ᱱᱚᱛᱮ ᱨᱮ ᱟᱹᱰᱤ ᱢᱚᱡᱽ ᱢᱚᱡᱽ ᱟᱪᱟᱨ ᱠᱚ ᱢᱮᱛᱟᱜ ᱢᱮ ᱟᱵᱚ ᱥᱮᱫ ᱫᱚ ᱟᱪᱟᱨ ᱡᱟᱹᱱᱩᱢ ᱟᱪᱟᱨ ᱢᱟᱹᱨᱤᱪ ᱟᱪᱟᱨ ᱟᱨ ᱩᱞ ᱟᱪᱟᱨ ᱚᱱᱠᱟᱱᱟᱜ ᱵᱚᱱ ᱧᱟᱢᱟ ᱢᱮᱱᱠᱷᱟᱱ ᱱᱚᱛᱮᱱᱟᱜ ᱫᱚᱠᱟᱱ ᱨᱮᱫᱚ ᱵᱤᱥᱮᱥ ᱜᱮ ᱦᱟᱹᱠᱩ ᱟᱪᱟᱨ ᱡᱤᱞ ᱟᱪᱟᱨ ᱥᱩᱠᱨᱤ ᱡᱤᱞ ᱪᱤᱞᱤ ᱡᱤᱞ ᱢᱟᱱᱮ ᱡᱚᱛᱚ ᱚᱱᱠᱟᱱ ᱟᱪᱟᱨ ᱴᱷᱤᱠ ᱜᱮᱭᱟ

ᱟᱫᱚ ᱦᱚᱸᱜᱼᱚᱭ ᱴᱟᱣᱩᱱ ᱨᱮ ᱢᱮᱱᱟᱜ ᱞᱮᱭᱟ ᱱᱚᱰᱮ ᱨᱮᱞᱣᱮ ᱜᱩᱣᱟᱦᱟᱴᱤ ᱨᱮᱞᱣᱮ ᱥᱴᱮᱥᱚᱱ ᱥᱩᱨ ᱨᱮ ᱢᱮᱱᱟᱜ ᱞᱮᱭᱟ ᱟᱫᱚ ᱜᱟᱹᱰᱤ ᱢᱟ ᱮᱱᱟᱱ ᱨᱮᱧ ᱞᱟᱹᱭ ᱠᱟᱜ ᱵᱚᱱᱟ ᱴᱨᱮᱱ ᱟᱹᱰᱤ ᱧᱤᱫᱟᱹ ᱢᱮᱱᱟᱜᱼᱟ ᱢᱚᱴᱟᱢᱩᱴᱤ ᱮᱜᱟᱨᱚᱴᱟ ᱠᱚᱨᱮ ᱠᱚ ᱞᱟᱲᱟᱣᱟ ᱱᱚᱰᱮ ᱠᱷᱚᱱ ᱛᱚ ᱚᱱᱟ ᱤᱭᱟᱹᱛᱮ ᱫᱟᱠᱟ ᱠᱚᱞᱮ ᱡᱚᱢ ᱨᱮᱰᱤᱭᱮᱜᱼᱟ ᱵᱚᱞᱮ ᱠᱤᱫᱩᱵ ᱫᱟᱠᱟ ᱵᱟᱝ ᱦᱩᱭ ᱠᱟᱱᱟ ᱟᱫᱚ ᱱᱚᱛᱮ ᱨᱮ ᱦᱳᱴᱮᱞ ᱵᱮᱥᱴᱟᱜ ᱦᱳᱴᱮᱞ ᱧᱟᱢ ᱠᱟᱛᱮᱫ ᱜᱩᱣᱟᱦᱟᱴᱤ ᱨᱮᱭᱟᱜ ᱴᱟᱣᱩᱱ ᱨᱮᱭᱟᱜ ᱵᱷᱤᱲ ᱯᱮ ᱵᱟᱰᱟᱭ ᱜᱮᱭᱟ ᱱᱚᱛᱮ ᱨᱮ ᱚᱠᱟ ᱥᱮᱫ ᱨᱮ ᱵᱟᱝ ᱦᱳᱴᱮᱞ ᱢᱮᱱᱟᱜᱼᱟ ᱵᱚᱞᱮ ᱢᱚᱱᱤᱯᱩᱨᱤᱭᱟᱜ ᱵᱟᱝ ᱫᱚ ᱜᱟᱨᱣᱟᱜ ᱡᱟᱭᱦᱳᱠ ᱥᱩᱠᱨᱤ ᱡᱤᱞ ᱧᱟᱢᱚᱜᱼᱟ ᱮᱵᱮᱞᱮᱵᱮᱞ ᱟᱨ ᱥᱩᱠᱨᱤ ᱡᱤᱞ ᱡᱚᱢ ᱥᱟᱱᱟᱭᱮᱫ ᱞᱮᱭᱟ ᱟᱭᱢᱟ ᱫᱤᱱ ᱠᱷᱚᱱ ᱵᱟᱞᱮ ᱡᱚᱢ ᱵᱟᱲᱟᱣ ᱠᱟᱱᱟ ᱢᱚᱛᱞᱚᱵ ᱚᱸᱰᱮ ᱠᱷᱟᱹᱞᱤ ᱠᱚᱭᱞᱟ ᱟᱨ ᱡᱤᱞ ᱧᱟᱢᱚᱜ ᱠᱟᱱ ᱛᱟᱦᱮᱱᱟ ᱮᱴᱟᱜ ᱢᱟ ᱵᱟᱝ ᱟᱨ ᱵᱤᱥᱮᱥ ᱜᱮ ᱟᱥᱟᱢ ᱨᱮᱫᱚ ᱵᱟᱲᱟᱭ ᱜᱮᱭᱟ ᱵᱚᱱ ᱟᱭᱢᱟ ᱦᱚᱲ ᱛᱤᱱᱟᱹᱜ ᱢᱮᱱᱟᱜ ᱵᱚᱱ ᱫᱚ ᱥᱩᱠᱨᱤ ᱡᱤᱞ ᱟᱹᱰᱤ ᱛᱟᱹᱯᱤᱥ ᱵᱚᱱ ᱠᱩᱥᱤᱭᱟᱜᱼᱟ ᱛᱳ ᱥᱩᱠᱨᱤ ᱡᱤᱞ ᱜᱮᱞᱮ ᱥᱮᱸᱫᱽᱨᱟᱭᱮᱫ ᱠᱟᱱᱟ ᱱᱤᱛᱚᱜ ᱥᱳ ᱯᱷᱟᱭᱱᱟᱞᱤ ᱱᱤᱛᱚᱜ ᱫᱚ ᱜᱳᱦᱟᱴᱤ ᱞᱮ ᱦᱮᱡ ᱮᱱᱟ ᱛᱤᱭᱳᱜ ᱠᱟᱫᱟᱞᱮ ᱱᱚᱜᱼᱚᱭ ᱞᱟᱹᱭᱟᱫ ᱵᱚᱱᱟ ᱛᱳ ᱠᱤᱫᱩᱵ ᱡᱚᱢ ᱞᱟᱹᱜᱤᱫ ᱛᱮ ᱦᱳᱴᱮᱞ ᱞᱮ ᱥᱮᱸᱫᱽᱨᱟ ᱛᱷᱟᱠᱟᱣ ᱟᱠᱟᱫ ᱛᱟᱦᱮᱱᱟ ᱟᱫᱚ ᱱᱚᱛᱮ ᱨᱮ ᱢᱤᱫᱴᱮᱱ ᱞᱮ ᱧᱟᱢ ᱠᱮᱫᱟ ᱟᱨ ᱱᱚᱣᱟ ᱫᱚ ᱢᱚᱱᱤᱯᱩᱨᱤ ᱦᱳᱴᱮᱞ ᱠᱟᱱᱟ ᱢᱚᱛᱞᱚᱵ ᱢᱚᱱᱤᱯᱩᱨᱤᱭᱟᱜ ᱦᱳᱴᱮᱞ ᱢᱮᱱᱟᱜᱼᱟ ᱛᱳ ᱵᱮᱥᱴ ᱠᱤᱪᱷᱩ ᱱᱚᱰᱮ ᱯᱟᱥᱮᱡ

ᱥᱚᱜᱟᱭ ᱥᱤᱱᱟ ᱨᱮ ᱞᱟᱹᱭ ᱵᱚᱱ ᱛᱟᱦᱮᱱᱟ ᱫᱟᱠᱟ ᱡᱚᱢ ᱞᱟᱹᱜᱤᱫ ᱚᱠᱟ ᱞᱮᱠᱟ ᱠᱚ ᱱᱮᱦᱚᱨᱚᱜᱼᱟ ᱟᱸᱡᱚᱢ ᱢᱟᱵᱚᱱ ᱦᱟᱸᱜ ᱧᱮᱞ ᱦᱚᱪᱚ ᱠᱮᱢᱮᱨᱟ ᱠᱚ ᱧᱮᱞᱮᱧ ᱠᱟᱱ ᱤᱧ ᱴᱷᱮᱱ ᱫᱚ ᱵᱟᱠᱚ ᱨᱚᱲ ᱮᱫᱟ ᱢᱮᱱᱠᱷᱟᱱ ᱛᱟᱭᱚᱢ ᱨᱮ ᱛᱤᱱᱟᱹᱜ ᱢᱮᱱᱟᱜ ᱠᱚ ᱡᱚᱛᱚ ᱠᱚ ᱢᱮᱛᱟ ᱠᱚ ᱟᱸᱡᱚᱢ ᱠᱮᱫᱟ ᱵᱚᱱ ᱛᱚ ᱚᱱᱮ ᱚᱱᱠᱟ ᱠᱚ ᱱᱮᱦᱚᱨᱮᱫ ᱠᱟᱱᱟ ᱢᱟᱱᱮ ᱦᱟᱹᱠᱤ ᱠᱚ ᱚᱨᱟ ᱫᱮᱨᱟ ᱚᱱᱮ ᱚᱱᱠᱟ

ᱥᱚ ᱯᱷᱟᱭᱱᱟᱞᱤ ᱜᱟᱭᱥ ᱱᱤᱛᱚᱜ ᱫᱚ ᱫᱟᱜ ᱦᱤᱡᱩᱜ ᱠᱟᱱᱟ ᱟᱹᱰᱤ ᱠᱟᱡᱟᱠ ᱮ ᱫᱟᱜ ᱮᱫᱟ ᱱᱚᱛᱮ ᱜᱩᱣᱟᱦᱟᱴᱤ ᱥᱮᱫ ᱫᱚ ᱟᱸᱡᱚᱢ ᱫᱟᱲᱮᱭᱟᱜ ᱠᱟᱱᱟ ᱵᱚᱱ ᱥᱟᱰᱮ ᱯᱟᱥᱮ ᱨᱚᱲ ᱦᱚᱸ ᱢᱚᱡᱽ ᱛᱮ ᱵᱟᱝ ᱵᱩᱡᱷᱟᱹᱜᱼᱟ ᱠᱟᱨᱚᱱ ᱟᱹᱰᱤ ᱛᱮᱫ ᱯᱟᱥᱮ ᱫᱟᱜ ᱮᱫᱟ ᱟᱨ ᱱᱚᱣᱟ ᱫᱟᱜ ᱨᱮᱜᱮ ᱴᱨᱮᱱ ᱨᱮᱭᱟᱜ ᱴᱟᱭᱤᱢ ᱦᱚᱸ ᱛᱤᱭᱳᱜᱚᱜ ᱠᱟᱱᱟ ᱢᱮᱱᱠᱷᱟᱱ ᱱᱮᱛᱟᱨ ᱦᱚᱸ ᱱᱚᱣᱟ ᱤᱱᱟᱹ ᱫᱟᱜ ᱨᱮ ᱟᱨᱦᱚᱸ ᱢᱤᱫᱴᱮᱱ ᱡᱷᱟᱢᱮᱞᱟ ᱨᱮ ᱯᱟᱲᱟᱣ ᱮᱱᱟ ᱚᱠᱟᱴᱟᱜ ᱯᱞᱟᱴᱯᱷᱚᱨᱢ ᱱᱟᱢᱵᱟᱨ ᱚᱱᱟ ᱪᱮᱧᱡᱽ ᱮᱱ ᱛᱟᱞᱮᱭᱟ ᱚᱠᱟ ᱫᱚ ᱞᱟᱦᱟ ᱪᱟᱨ ᱱᱟᱢᱵᱟᱨ ᱦᱤᱡᱩᱜ ᱨᱮ ᱯᱞᱟᱴᱯᱷᱚᱨᱢ ᱨᱮ ᱦᱤᱡᱩᱜ ᱨᱮᱭᱟᱜ ᱠᱟᱛᱷᱟ ᱛᱟᱦᱮᱸ ᱠᱟᱱᱟ ᱱᱤᱛᱚᱜ ᱚᱱᱟ ᱴᱨᱮᱱ ᱫᱩᱭ ᱱᱟᱢᱵᱟᱨ ᱨᱮ ᱦᱤᱡᱩᱜ ᱠᱟᱱᱟ ᱛᱚ ᱟᱹᱰᱤ ᱢᱩᱥᱠᱤᱞ ᱦᱩᱭᱱᱟ ᱛᱚ ᱟᱨᱦᱚᱸ ᱚᱱᱟᱛᱮ ᱫᱟᱜ ᱫᱟᱜ ᱪᱟᱞᱟᱜ ᱡᱟᱹᱨᱩᱲ ᱠᱟᱱᱟ ᱛᱚ ᱴᱷᱤᱠ ᱜᱮᱭᱟ ᱛᱚᱵ ᱛᱚᱠ ᱧᱮᱞ ᱤᱫᱤ ᱛᱟᱵᱚᱱ ᱯᱮ